ᱥᱳ ᱯᱷᱟᱭᱱᱟᱞᱤ ᱱᱚᱰᱮ ᱜᱮᱴ ᱨᱮ ᱮᱱᱴᱨᱤ ᱞᱤᱧ ᱢᱟᱨᱟᱣ ᱠᱮᱫᱟ ᱜᱟᱹᱰᱤ ᱛᱮᱞᱤᱧ ᱦᱮᱡ ᱠᱟᱱᱟ ᱚᱱᱟᱛᱮ ᱢᱤᱫᱥᱚ ᱴᱟᱠᱟ ᱠᱟᱛᱮᱫ ᱠᱚ ᱦᱟᱛᱟᱣ ᱢᱤᱫᱴᱮᱡ ᱵᱟᱭᱤᱠ ᱨᱮ ᱢᱤᱫᱥᱚ ᱴᱟᱠᱟ ᱟᱨ ᱱᱤᱛ ᱫᱚᱞᱤᱧ ᱢᱚᱰᱟᱭᱮᱱᱟ ᱛᱚ ᱢᱟᱱᱮ ᱵᱚᱱ ᱧᱮᱞ ᱫᱟᱲᱮᱭᱟᱜ ᱠᱟᱱᱟ ᱜᱚᱴᱟ ᱜᱮ ᱵᱩᱨᱩ ᱜᱮ ᱵᱩᱨᱩ ᱠᱷᱮ ᱱᱟᱡᱟᱨᱟ ᱦᱮ ᱢᱟᱱᱮ ᱱᱟᱡᱟᱨᱟ ᱱᱚᱰᱮ ᱵᱚᱱ ᱢᱮᱱ ᱞᱮᱠᱷᱟᱱ ᱫᱚ ᱚᱱᱟ ᱟᱹᱰᱤ ᱵᱮᱥᱴ ᱜᱮᱭᱟ ᱟᱨ ᱡᱚᱛᱚ ᱠᱷᱚᱱ ᱵᱮᱥᱴ ᱫᱚ ᱱᱚᱰᱮᱱᱟᱜ ᱡᱚᱛᱚ ᱠᱷᱚᱱ ᱵᱮᱥᱴ ᱩᱛᱟᱹᱨ ᱫᱚ ᱱᱤᱭᱟᱹ ᱜᱮᱵᱚᱱ ᱢᱮᱱ ᱫᱟᱲᱮᱭᱟᱜᱼᱟ ᱱᱚᱰᱮ ᱫᱚ ᱦᱚᱭ ᱡᱟᱦᱟᱱᱟᱜ ᱯᱚᱞᱩᱥᱚᱱ ᱵᱟᱹᱱᱩᱜᱼᱟ ᱟᱹᱰᱤ ᱥᱟᱯᱷᱟ ᱵᱚᱱ ᱧᱮᱞ ᱫᱟᱲᱮᱭᱟᱜᱼᱟ ᱦᱟᱱᱟ ᱵᱚᱱ ᱧᱮᱞ ᱫᱟᱲᱮᱭᱟᱜᱼᱟ ᱤᱱᱟᱹᱜ ᱢᱚᱡᱽ ᱦᱟᱹᱨᱭᱟᱹᱲ ᱜᱮ ᱥᱟᱯᱷᱟ ᱧᱮᱞᱚᱜ ᱠᱟᱱᱟ ᱟᱹᱰᱤ ᱢᱚᱡᱽ ᱢᱟᱱᱮ ᱯᱚᱞᱩᱥᱚᱱ ᱨᱮᱭᱟᱜ ᱡᱟᱦᱟᱱᱟᱜ ᱚᱱᱠᱟᱱᱟᱜ ᱵᱟᱹᱱᱩᱜᱼᱟ ᱟᱨ ᱟᱹᱰᱤ ᱢᱚᱡᱽ ᱥᱟᱯᱷᱟ ᱦᱚᱭ ᱱᱚᱰᱮ ᱫᱟᱜ ᱦᱟᱸᱜ ᱧᱮᱞ ᱦᱚᱪᱚ ᱵᱮᱱᱟ ᱟᱹᱰᱤ ᱯᱷᱟᱹᱨᱭᱟᱹ ᱜᱮᱭᱟ ᱟᱹᱰᱤ ᱥᱟᱯᱷᱟ ᱜᱮᱭᱟ ᱢᱚᱛᱞᱚᱵ ᱟᱨ ᱪᱮᱫ ᱮᱢ ᱢᱮᱱᱟ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱱᱟᱡᱟᱨᱟ ᱟᱯᱮ ᱛᱮᱫ ᱛᱮᱜᱮ ᱧᱮᱞ ᱛᱟᱵᱚᱱ ᱯᱮ ᱛᱮᱦᱮᱧ ᱛᱤᱱᱟᱹᱜ ᱨᱟᱹᱥᱠᱟᱹ ᱟᱹᱭᱠᱟᱹᱜ ᱠᱟᱱᱟ ᱟᱨ ᱟᱞᱚᱢ ᱢᱮᱱᱟ ᱥᱚ ᱴᱷᱤᱠ ᱜᱮᱭᱟ ᱫᱮᱞᱟ ᱟᱨᱦᱚᱸ ᱵᱚᱱ ᱧᱮᱞ ᱤᱫᱤᱭᱟ ᱚᱱᱛᱮ ᱞᱟᱦᱟ ᱥᱮᱫ ᱟᱨᱦᱚᱸ ᱪᱮᱫ ᱠᱚ ᱢᱮᱱᱟᱜᱼᱟ ᱪᱮᱫ ᱠᱚ ᱵᱟᱹᱱᱩᱜᱼᱟ ᱧᱮᱞ ᱤᱫᱤᱭᱟᱵᱚᱱ ᱧᱮᱞ ᱤᱫᱤᱭᱟᱵᱚᱱ

ᱡᱩᱫᱤ ᱡᱟᱦᱟᱸᱭ ᱚᱱᱮᱧ ᱢᱮᱱᱮᱫ ᱠᱟᱱᱟ ᱡᱩᱫᱤ ᱱᱚᱣᱟ ᱟᱥᱟᱢ ᱨᱮᱱ ᱠᱟᱱᱟ ᱯᱮ ᱥᱮ ᱱᱚᱣᱟ ᱮᱨᱤᱭᱟ ᱨᱮᱱ ᱠᱟᱱᱟ ᱯᱮ ᱡᱩᱫᱤ ᱯᱮ ᱥᱚᱢᱵᱷᱚᱵ ᱦᱩᱭᱩᱜ ᱠᱷᱟᱱ ᱱᱚᱣᱟ ᱥᱚᱨᱚᱞᱯᱟᱲᱟ ᱵᱷᱤᱡᱤᱴ ᱫᱚ ᱫᱟᱭᱟ ᱠᱟᱛᱮᱫ ᱟᱞᱚ ᱯᱮ ᱦᱤᱲᱤᱧᱟ ᱠᱟᱨᱚᱱ ᱟᱹᱰᱤ ᱛᱮᱫ ᱟᱹᱰᱤ ᱢᱚᱡᱽ ᱡᱟᱭᱜᱟ ᱠᱟᱱᱟ ᱟᱹᱰᱤ ᱯᱷᱨᱮᱥ ᱟᱹᱭᱠᱟᱹᱜ ᱠᱟᱱᱟ ᱟᱹᱰᱤ ᱢᱚᱡᱽ ᱦᱚᱭ ᱦᱟᱱᱮ ᱯᱮ ᱧᱮᱞ ᱫᱟᱲᱮᱭᱟᱜᱼᱟ ᱵᱩᱨᱩ ᱟᱨ ᱱᱚᱣᱟ ᱠᱚᱨᱮ ᱟᱭᱢᱟ ᱰᱷᱮᱨ ᱦᱚᱲ ᱠᱚ ᱦᱮᱡ ᱠᱟᱱᱟ ᱢᱚᱛᱞᱚᱵ ᱱᱤᱛᱚᱜ ᱫᱚ ᱤᱱᱟᱹᱜ ᱰᱷᱮᱨ ᱦᱚᱲ ᱵᱟᱹᱱᱩᱜ ᱠᱚᱣᱟ ᱱᱤᱛᱚᱜ ᱫᱚ ᱡᱟᱦᱟᱱ ᱩᱱᱟᱹᱜ ᱦᱚᱲ ᱦᱚᱸ ᱵᱟᱹᱱᱩᱜ ᱠᱚᱣᱟ ᱱᱚᱣᱟ ᱤᱭᱟᱹ ᱛᱮᱜᱮ ᱠᱟᱨᱚᱱ ᱡᱩᱫᱤ ᱱᱚᱰᱮ ᱡᱟᱱᱩᱣᱟᱨᱤ ᱨᱮᱯᱮ ᱦᱤᱡᱩᱜᱼᱟ ᱵᱟᱝ ᱟᱨ ᱟᱞᱚ ᱯᱮ ᱢᱮᱱᱟ ᱱᱚᱣᱟ ᱠᱚᱨᱮ ᱢᱤᱫᱴᱮᱡ ᱡᱟᱭᱜᱟ ᱦᱚᱸ ᱠᱷᱟᱹᱞᱤ ᱵᱟᱯᱮ ᱧᱟᱢᱟ ᱦᱚᱲ ᱛᱟᱦᱮᱱ ᱞᱟᱹᱜᱤᱫ ᱫᱟᱬᱟ ᱵᱟᱲᱟᱭ ᱞᱟᱹᱜᱤᱫ ᱪᱮᱫ ᱞᱟᱹᱜᱤᱫ ᱢᱟᱱᱮ ᱩᱱᱟᱹᱜ ᱰᱷᱮᱨ ᱠᱚ ᱦᱤᱡᱩᱜᱼᱟ ᱱᱚᱰᱮ ᱨᱤᱱ ᱦᱚᱲ ᱟᱨ ᱱᱚᱰᱮ ᱚᱱᱟ ᱠᱷᱟᱥ ᱪᱮᱫ ᱠᱚ ᱢᱮᱱᱟᱜᱼᱟ ᱦᱟᱸᱜ ᱛᱚ ᱵᱷᱤᱰᱤᱭᱳ ᱨᱮ ᱠᱚᱱᱴᱤᱱᱤᱭᱩ ᱜᱮ ᱛᱟᱦᱮᱱ ᱯᱮ ᱡᱟᱹᱨᱩᱲ ᱜᱮ ᱧᱮᱞ ᱦᱚᱪᱚ ᱵᱚᱱᱟ ᱛᱚ ᱟᱨᱦᱚᱸ ᱞᱟᱦᱟ ᱥᱮᱫ ᱵᱚᱱ ᱧᱮᱞ ᱤᱫᱤᱭᱟ ᱛᱟᱦᱞᱮ ᱚᱱᱛᱮ ᱵᱚᱱ ᱪᱟᱞᱟᱣ ᱤᱫᱤᱭᱟ ᱪᱮᱫ ᱠᱚᱵᱚᱱ ᱧᱮᱞᱟ ᱟᱨ ᱪᱮᱫ ᱢᱮᱱᱟᱜᱼᱟ ᱠᱷᱟᱹᱞᱤ ᱵᱩᱨᱩ ᱜᱮ ᱵᱩᱨᱩ ᱢᱮᱱᱟᱜᱼᱟ ᱵᱩᱨᱩ ᱠᱷᱚᱱ ᱱᱚᱣᱟ ᱜᱟᱰᱟ ᱦᱮᱡ ᱠᱟᱱᱟ ᱟᱨ ᱠᱷᱟᱹᱞᱤ ᱵᱩᱨᱩ ᱜᱮ ᱵᱩᱨᱩ ᱟᱨ ᱛᱟᱦᱞᱮ ᱟᱪᱪᱷᱟ ᱧᱮᱞ ᱤᱫᱤᱭᱮᱫ ᱵᱚᱱᱟ ᱦᱟᱸᱜ ᱪᱮᱫ ᱠᱚᱵᱚᱱ ᱧᱟᱢᱮᱫ ᱠᱟᱱᱟ ᱦᱟᱱᱛᱮ ᱨᱮ ᱤᱧ ᱦᱚᱸ ᱵᱟᱹᱧ ᱧᱮᱞ ᱠᱟᱜᱼᱟ ᱛᱚ ᱡᱚᱛᱚ ᱜᱮᱵᱚᱱ ᱱᱟᱣᱟ ᱜᱮᱭᱟ ᱟᱯᱮ ᱦᱚᱸᱯᱮ ᱱᱟᱣᱟ ᱜᱮᱭᱟ ᱤᱧ ᱦᱚᱸ ᱱᱟᱣᱟ ᱜᱮᱭᱟ ᱡᱚᱛᱚ ᱜᱮᱵᱚᱱ ᱱᱟᱣᱟ ᱜᱮᱭᱟ ᱛᱚ ᱵᱚᱱ ᱧᱮᱞᱟ ᱛᱚ

ᱠᱚᱨᱮ ᱱᱩᱠᱩ ᱢᱤᱫ ᱵᱟᱨ ᱠᱚ ᱦᱮᱡ ᱵᱟᱲᱟᱣ ᱠᱟᱱᱟ ᱱᱚᱰᱮ ᱫᱟᱬᱟ ᱵᱟᱲᱟᱭ ᱢᱚᱛᱞᱚᱵ ᱠᱷᱟᱹᱞᱤ ᱜᱮᱭᱟ ᱠᱚ ᱠᱷᱟᱹᱞᱤ ᱫᱚ ᱮᱱᱦᱚᱸ ᱡᱟᱜᱮ ᱚᱱᱠᱟ ᱢᱤᱫ ᱵᱟᱨ ᱦᱚᱲ ᱯᱟᱴᱟ ᱠᱩᱴᱩᱢ ᱠᱚ ᱦᱤᱡᱩᱜ ᱠᱟᱱᱟ ᱢᱟᱱᱮ ᱮᱢᱱᱤ ᱚᱲᱟᱜ ᱨᱮᱢ ᱛᱟᱦᱮᱱ ᱠᱷᱟᱡ ᱪᱮᱫ ᱮᱢ ᱪᱤᱠᱟᱹᱭᱟ ᱱᱚᱣᱟ ᱥᱩᱨ ᱥᱩᱯᱩᱨ ᱨᱮᱱ ᱫᱚ ᱪᱮᱫ ᱮᱢ ᱢᱮᱱᱟ ᱤᱧ ᱫᱚ ᱯᱟᱥᱮᱡ ᱫᱤᱱᱟᱹᱢ ᱦᱤᱞᱳᱜ ᱥᱮᱛᱟᱜ ᱟᱹᱭᱩᱵ ᱥᱮᱛᱟᱜ ᱟᱹᱭᱩᱵ ᱤᱧ ᱦᱮᱡ ᱠᱚᱜᱼᱟ ᱚᱱᱟ ᱠᱚᱨᱮ ᱩᱱᱠᱩ ᱢᱤᱫ ᱵᱟᱨ ᱠᱚ ᱫᱟᱬᱟ ᱵᱟᱲᱟᱭ ᱠᱟᱱ ᱧᱮᱞ ᱫᱟᱲᱮᱭᱟᱠᱚᱣᱟ

ᱛᱚ ᱱᱚᱣᱟ ᱠᱚᱨᱮ ᱜᱚᱴᱟ ᱵᱷᱤᱲ ᱢᱮᱛᱟᱜ ᱢᱮ ᱦᱟᱱᱟ ᱱᱟᱠᱷᱟ ᱱᱚᱣᱟ ᱱᱟᱠᱷᱟ ᱟᱨ ᱚᱱᱟ ᱨᱮᱱᱟᱜ ᱵᱮᱱ ᱧᱮᱞ ᱫᱟᱲᱮᱭᱟᱜ ᱠᱟᱱ ᱫᱚ ᱰᱨᱮᱥᱤᱝ ᱨᱩᱢ ᱠᱟᱱᱟ ᱡᱩᱫᱤ ᱡᱟᱦᱟᱸᱭ ᱱᱚᱰᱮ ᱰᱟᱹᱵᱽᱨᱟᱹ ᱠᱟᱛᱮᱫ ᱰᱨᱮᱥᱚᱜ ᱥᱟᱱᱟᱭᱮᱫ ᱯᱮᱭᱟ ᱛᱚ ᱚᱸᱰᱮ ᱯᱮ ᱰᱨᱮᱥ ᱫᱟᱲᱮᱭᱟᱜᱼᱟ ᱪᱚ ᱡᱟᱦᱟᱱ ᱤᱭᱟᱹ ᱫᱚ ᱵᱟᱝ ᱠᱟᱱᱟ ᱛᱚ ᱟᱨ ᱪᱮᱫ ᱤᱧ ᱢᱮᱛᱟ ᱯᱮᱭᱟ ᱱᱚᱜᱼᱚᱭ ᱱᱚᱣᱟ ᱜᱮᱠᱚ ᱢᱮᱛᱟᱜᱼᱟ ᱥᱚᱨᱚᱞᱯᱟᱲᱟ ᱟᱨᱦᱚᱸ ᱢᱮᱱᱟᱜᱼᱟ ᱧᱮᱧᱮᱞ ᱞᱟᱹᱜᱤᱫ ᱡᱟᱭᱜᱟ

ᱚᱸᱰᱮᱱᱟᱜ ᱱᱟᱡᱟᱨᱟ ᱯᱮ ᱧᱮᱞᱮᱫ ᱜᱮᱭᱟ ᱛᱤᱱᱟᱹᱜ ᱵᱮᱥᱴ ᱜᱮᱭᱟ ᱟᱨ ᱟᱹᱰᱤ ᱨᱟᱹᱥᱠᱟᱹ ᱞᱤᱧ ᱵᱩᱡᱷᱟᱹᱣᱮᱫ ᱛᱟᱦᱮᱱᱟ ᱟᱹᱞᱤᱧ ᱵᱟᱨ ᱦᱚᱲ ᱞᱤᱧ ᱦᱮᱡ ᱠᱟᱱᱟ ᱛᱚ ᱱᱚᱰᱮ ᱦᱩᱭ ᱫᱟᱲᱮᱭᱟᱜᱼᱟ ᱟᱹᱰᱤ ᱠᱷᱟᱥ ᱫᱚ ᱵᱟᱵᱚᱱ ᱧᱮᱞᱮᱫ ᱠᱟᱱᱟ ᱱᱚᱨᱢᱟᱞ ᱜᱮᱵᱚᱱ ᱧᱮᱞᱮᱫ ᱠᱟᱱᱟ ᱢᱮᱱᱠᱷᱟᱱ ᱟᱹᱰᱤ ᱢᱟᱨᱟᱝ ᱱᱚᱰᱮ ᱯᱷᱮᱥᱴᱤᱵᱷᱮᱞ ᱞᱮᱠᱟᱢ ᱟᱹᱭᱠᱟᱹᱣᱟ ᱛᱤᱱᱨᱮ ᱱᱚᱰᱮ ᱫᱚ ᱯᱷᱟᱥᱴ ᱡᱟᱱᱩᱣᱟᱨᱤ ᱠᱷᱚᱱ ᱢᱮᱛᱟᱜ ᱢᱮ ᱡᱟᱱᱩᱣᱟᱨᱤ ᱨᱮᱭᱟᱜ ᱜᱚᱴᱟ ᱪᱟᱸᱫᱚ ᱜᱮ ᱢᱮᱛᱟᱜ ᱢᱮ ᱡᱟᱱᱩᱣᱟᱨᱤ ᱢᱩᱪᱟᱹᱫ ᱡᱟᱱᱩᱣᱟᱨᱤ ᱫᱷᱟᱹᱵᱤᱡ ᱱᱚᱸᱰᱮ ᱫᱚ ᱟᱹᱰᱤ ᱛᱮᱫ ᱟᱹᱰᱤ ᱢᱟᱨᱟᱝ ᱯᱤᱠᱱᱤᱠ ᱯᱞᱮᱥ ᱦᱩᱭᱩᱜᱼᱟ ᱢᱮᱱ ᱫᱟᱲᱮᱭᱟᱜᱼᱟᱢ ᱱᱚᱣᱟ ᱪᱮᱫ ᱠᱚ ᱢᱮᱛᱟᱜᱼᱟ ᱠᱚᱠᱲᱟᱡᱟᱲ ᱰᱤᱥᱴᱤᱠ ᱨᱮ ᱥᱮ ᱪᱤᱨᱟᱱ ᱰᱤᱥᱴᱤᱠ ᱨᱮ ᱱᱤᱭᱟᱹ ᱠᱚ ᱮᱞᱟᱠᱟ ᱨᱮᱱ ᱯᱨᱟᱭ ᱞᱮᱠᱟᱱ ᱦᱚᱲ ᱱᱚᱸᱰᱮ ᱠᱚ ᱦᱤᱡᱩᱜᱼᱟ ᱡᱚᱛᱚ ᱞᱮᱠᱟ ᱢᱟᱱᱮ ᱡᱚᱛᱚ ᱠᱷᱚᱱ ᱞᱟᱹᱴᱩ ᱩᱛᱟᱹᱨ ᱱᱚᱸᱰᱮ ᱦᱩᱭᱩᱜᱼᱟ ᱢᱟᱱᱮ ᱚᱸᱰᱮ ᱞᱟᱠᱷ ᱞᱟᱠᱷ ᱦᱚᱲ ᱠᱚ ᱡᱟᱨᱣᱟᱜᱼᱟ ᱛᱚ ᱚᱱᱟ ᱤᱭᱟᱹ ᱛᱮ ᱟᱹᱰᱤ ᱢᱚᱡᱮᱫᱟᱨ ᱜᱮ ᱟᱹᱭᱠᱟᱹᱜ ᱠᱟᱱᱟ ᱟᱨ ᱡᱟᱭᱜᱟ ᱠᱚ ᱦᱚᱸ ᱟᱹᱰᱤ ᱯᱞᱮᱥ ᱟᱹᱰᱤ ᱵᱮᱥᱴ ᱜᱮ ᱟᱹᱭᱠᱟᱹᱜ ᱠᱟᱱᱟ ᱠᱟᱨᱚᱱ

ᱟᱨ ᱱᱚᱰᱮᱱᱟᱜ ᱠᱟᱱᱟ ᱯᱤᱠᱱᱤᱠ ᱥᱯᱚᱴ ᱛᱚ ᱱᱚᱰᱮ ᱫᱚ ᱯᱤᱠᱱᱤᱠ ᱥᱯᱚᱴ ᱠᱟᱱᱟ ᱢᱮᱱᱠᱷᱟᱱ ᱱᱤᱛᱚᱜ ᱫᱚ ᱯᱤᱠᱱᱤᱠ ᱥᱤᱡᱮᱱ ᱵᱟᱝ ᱠᱟᱱᱛᱮ ᱤᱱᱟᱹᱜ ᱦᱚᱲ ᱠᱚ ᱵᱟᱵᱚᱱ ᱧᱟᱢ ᱫᱟᱲᱮᱭᱟᱠᱚ ᱠᱟᱱᱟ ᱟᱨ ᱥᱮ ᱵᱟᱹᱱᱩᱜ ᱠᱚᱣᱟ ᱛᱚ ᱡᱟᱭᱜᱟ ᱫᱚ ᱡᱟᱭᱜᱟ ᱫᱚ ᱱᱚᱜᱼᱚᱭ ᱛᱚ ᱱᱚᱜᱼᱚ ᱱᱟ ᱠᱟᱱ ᱜᱮᱭᱟ ᱛᱚ

ᱟᱨ ᱱᱚᱛᱮ ᱠᱮᱥ ᱵᱟᱹᱱᱩᱜ ᱛᱟᱹᱞᱤᱧᱟ ᱠᱮᱥᱞᱮᱥ ᱢᱟᱱᱮ ᱠᱤᱭᱩ ᱟᱨ ᱯᱮᱢᱮᱱᱴ ᱞᱤᱧ ᱦᱮᱣᱟ ᱠᱟᱱᱟ ᱛᱚ ᱟᱫᱚ ᱥᱚᱨᱚᱞ ᱯᱟᱲᱟ ᱞᱮᱠᱟᱱ ᱡᱟᱭᱜᱟ ᱨᱮ ᱠᱤᱭᱩ ᱟᱨ ᱯᱮᱢᱮᱱᱴ ᱢᱮᱱᱟᱜ ᱵᱟᱝ ᱫᱚ ᱢᱮᱱᱟᱜ ᱵᱟᱹᱱᱩᱜ ᱚᱱᱟ ᱫᱚ ᱵᱟᱹᱧ ᱵᱩᱡᱷᱟᱹᱣ ᱫᱟᱲᱮᱭᱟᱜ ᱠᱟᱱᱟ ᱛᱚ ᱴᱷᱤᱠ ᱜᱮᱭᱟ ᱡᱟᱭᱦᱳᱠ ᱞᱤᱧ ᱧᱮᱞ ᱞᱮᱜᱟ ᱞᱮᱜᱮ ᱫᱟᱠᱟ ᱨᱮᱸᱜᱮᱡ ᱠᱟᱱᱟ ᱭᱟ ᱫᱮᱞᱟ ᱜᱤᱫᱽᱨᱟᱹ ᱞᱤᱧ ᱧᱮᱞᱟ ᱛᱚ ᱴᱷᱤᱠ ᱜᱮᱭᱟ ᱦᱟᱯᱮ ᱫᱟᱠᱟ ᱨᱮᱸᱜᱮᱡ ᱮᱫ ᱞᱤᱧᱟ ᱛᱷᱚᱲᱟ ᱦᱳᱴᱮᱞ ᱥᱮᱫ ᱞᱤᱧ ᱧᱮᱞ ᱟᱹᱜᱩ ᱵᱟᱲᱟ ᱞᱮᱜᱮ ᱪᱮᱫ ᱞᱮᱠᱟ ᱠᱟᱱᱟ ᱪᱮᱫ ᱠᱚ ᱯᱷᱮᱥᱤᱞᱤᱴᱤ ᱢᱮᱱᱟᱜᱼᱟ ᱮᱴᱟᱜᱟᱜ ᱫᱚ ᱵᱟᱝ ᱠᱷᱟᱹᱞᱤ ᱞᱟᱝ ᱠᱤᱭᱩ ᱟᱨ ᱯᱮᱢᱮᱱᱴ ᱞᱟᱝ ᱠᱩᱞᱤ ᱞᱟᱦᱟ ᱠᱚᱣᱟ ᱢᱟᱱᱮ ᱵᱟᱭᱪᱟᱱᱥ ᱡᱩᱫᱤ ᱵᱟᱝ ᱠᱟᱱ ᱠᱷᱟᱡ ᱫᱚ ᱢᱩᱥᱠᱤᱞ ᱜᱮᱭᱟ ᱡᱚᱢ ᱠᱮᱫ ᱜᱮᱞᱟᱝ ᱛᱟᱹᱨᱤ ᱠᱚᱫᱚ ᱵᱟᱭ ᱤᱫᱤ ᱞᱟᱝᱟᱭ ᱮᱭ ᱡᱟᱭᱦᱳᱠ ᱛᱟᱦᱮᱱᱟᱞᱟᱝ ᱛᱟᱹᱨᱤ ᱞᱟᱝ ᱥᱟᱯᱷᱟᱭᱟ ᱠᱟᱨᱚᱱ ᱰᱮᱞᱤ ᱜᱮ ᱵᱞᱚᱠᱥ ᱞᱟᱝ ᱮᱢ ᱫᱟᱲᱮ ᱠᱚᱣᱟ ᱠᱟᱨᱚᱱ ᱡᱟᱭᱜᱟ ᱮᱱᱛᱮᱫ ᱱᱚᱰᱮᱱᱟᱜ ᱧᱮᱞ ᱢᱮ ᱢᱚᱡᱟ ᱢᱮᱱᱟᱜᱼᱟ ᱟᱹᱰᱤ ᱟᱸᱴ ᱞᱤᱧ ᱢᱩᱥᱠᱤᱞ ᱱᱟ ᱠᱮᱥ ᱵᱟᱹᱱᱩᱜ ᱛᱟᱹᱞᱤᱧᱟ ᱠᱮᱥ ᱞᱮ ᱟᱥᱮ ᱢᱚᱛᱞᱚᱵ ᱠᱤᱭᱩ ᱟᱨ ᱞᱤᱧ ᱥᱮᱸᱫᱽᱨᱟ ᱵᱟᱲᱟ ᱠᱮᱫᱟ ᱚᱠᱟ ᱨᱮᱦᱚᱸ ᱱᱚᱣᱟ ᱥᱚᱨᱚᱞᱯᱟᱲᱟ ᱯᱤᱠᱱᱤᱠ ᱥᱯᱚᱴ ᱨᱮ ᱚᱠᱟ ᱨᱮᱦᱚᱸ ᱵᱟᱹᱱᱩᱜᱼᱟ ᱟᱹᱰᱤ ᱟᱸᱴ ᱨᱮᱸᱜᱮᱡ ᱞᱤᱧ ᱠᱟᱱᱟ ᱛᱚ ᱥᱚᱨᱚᱞᱯᱟᱲᱟ ᱞᱤᱧ ᱪᱟᱞᱟᱜᱼᱟ ᱟᱨ ᱚᱸᱰᱮᱱᱟᱜ ᱤᱧ ᱧᱮᱞ ᱦᱚᱪᱚ ᱵᱚᱱᱟ ᱛᱚ ᱱᱚᱰᱮᱱᱟᱜ ᱵᱷᱤᱰᱤᱭᱳ ᱫᱚ ᱱᱤᱝᱠᱟᱹ ᱜᱮ ᱛᱟᱦᱮᱸ ᱠᱟᱱᱟ

ᱫᱩᱭ ᱠᱷᱚᱱ ᱰᱮᱲ ᱜᱷᱚᱱᱴᱟ ᱡᱟᱹᱨᱩᱲ ᱠᱟᱱᱟ ᱟᱯᱮ ᱜᱮ ᱧᱤᱫᱟᱹ ᱪᱟᱵᱟᱜᱼᱟ ᱛᱚ ᱚᱱᱟᱛᱮ ᱩᱥᱟᱹᱨᱟ ᱜᱚᱫᱚᱜ ᱟᱹᱞᱤᱧ ᱛᱚ ᱴᱷᱤᱠ ᱜᱮᱭᱟ ᱴᱷᱤᱠ ᱜᱮᱭᱟ ᱱᱚᱰᱮᱱᱟᱜ ᱵᱷᱤᱭᱩᱥ ᱫᱚ ᱟᱞᱚ ᱯᱮ ᱦᱟᱱᱛᱮ ᱱᱟᱛᱮ ᱦᱟᱛᱟᱲᱚᱜᱼᱟ ᱟᱨᱦᱚᱸ ᱢᱤᱫ ᱵᱟᱨ ᱵᱷᱤᱰᱤᱭᱳ ᱠᱚ ᱦᱟᱸᱜ ᱤᱧ ᱫᱮᱠᱷᱟᱣ ᱵᱚᱱᱟ ᱚᱱᱠᱟᱱᱟᱜ ᱢᱚᱡᱽ ᱡᱟᱭᱜᱟ ᱠᱚ ᱢᱮᱱᱟᱜ ᱠᱷᱟᱱ ᱛᱚ ᱜᱟᱭᱤᱥ ᱱᱚᱣᱟ ᱫᱚ ᱠᱟᱱᱟ ᱥᱚᱨᱚᱞ ᱯᱟᱲᱟ ᱵᱟᱡᱟᱨ ᱥᱚ ᱦᱚᱸ ᱚᱸᱰᱮ ᱯᱚᱭᱥᱟ ᱞᱤᱧ ᱩᱰᱩᱠᱮᱫ ᱠᱟᱱᱟ ᱩᱰᱩᱠᱮᱫ ᱛᱟᱹᱞᱤᱧᱟᱭ ᱦᱟᱸᱜ ᱥᱚ ᱦᱚᱸ ᱚᱱᱠᱟᱱ ᱠᱟᱱᱟ ᱥᱚᱨᱚᱞ ᱯᱟᱲᱟ ᱵᱟᱡᱟᱨ ᱫᱚ ᱱᱚᱜᱼᱚᱭ ᱯᱩᱭᱥᱟᱹ ᱩᱰᱩᱠᱮᱫ ᱛᱟᱹᱞᱤᱧᱟ ᱛᱚ ᱛᱷᱚᱲᱟ ᱜᱟᱱ ᱴᱮᱱᱥᱚᱱ ᱪᱟᱵᱟ ᱧᱚᱜᱚᱜ ᱛᱟᱹᱞᱤᱧᱟ ᱯᱩᱭᱥᱟᱹ ᱞᱤᱧ ᱧᱟᱢ ᱠᱮᱫ ᱛᱮ ᱛᱷᱚᱲᱟ ᱜᱟᱱ ᱢᱚᱡᱽ ᱧᱚᱜ ᱞᱤᱧ ᱟᱹᱭᱠᱟᱹᱣᱮᱫ ᱠᱟᱱᱟ ᱥᱚ ᱱᱤᱛᱚᱜ ᱫᱚ ᱞᱤᱧ ᱵᱚᱞᱚ ᱟᱠᱟᱱᱟ ᱪᱟ ᱦᱳᱴᱮᱞ ᱨᱮ ᱫᱟᱠᱟ ᱵᱟᱹᱱᱩᱜᱼᱟ ᱵᱚᱞᱮ ᱟᱫᱚ ᱟᱹᱰᱤ ᱧᱩᱛ ᱨᱮᱜᱮ ᱞᱤᱧ ᱵᱚᱞᱚ ᱟᱠᱟᱱᱟ ᱪᱮᱫ ᱢᱮᱱᱟ ᱠᱟᱨᱮᱱᱴ ᱠᱚᱦᱚᱸ

ᱱᱚᱜᱼᱚᱭ ᱵᱚᱱ ᱧᱮᱞ ᱫᱟᱲᱮᱭᱟᱜ ᱠᱟᱱᱟ ᱛᱚ ᱱᱚᱰᱮ ᱫᱚ ᱵᱟᱹᱱᱩᱭᱟ ᱛᱚ ᱱᱚᱰᱮᱱᱤᱡ ᱢᱟᱹᱞᱤᱠ ᱫᱚ ᱟᱹᱞᱤᱧᱟᱜ ᱚᱱᱛᱚᱨ ᱠᱷᱚᱱ ᱠᱷᱟᱹᱱᱫᱽᱨᱤᱧ ᱠᱷᱚᱱ ᱡᱚᱦᱟᱨ ᱮᱢᱟᱭᱟ ᱫᱚ ᱱᱚᱣᱟ ᱤᱭᱟᱹᱛᱮ ᱟᱡ ᱵᱟᱹᱱᱩᱭᱟ ᱢᱮᱱᱠᱷᱟᱱ ᱱᱤᱭᱟᱹ ᱜᱮ ᱥᱚᱞᱩᱥᱚᱱ ᱮᱢᱟᱜ ᱞᱤᱧᱟ ᱵᱷᱤᱰᱤᱭᱳ ᱠᱚᱞ ᱵᱮᱱ ᱟᱨ ᱵᱷᱤᱰᱤᱭᱳ ᱠᱚᱞ ᱛᱮ ᱱᱚᱣᱟ ᱚᱠᱟᱴᱟᱜ ᱪᱮᱫ ᱠᱚ ᱢᱮᱛᱟᱜᱼᱟ ᱱᱚᱰᱮ ᱦᱚᱭ ᱵᱷᱚᱨᱟᱣ ᱡᱟᱹᱨᱩᱲ ᱚᱱᱟ ᱫᱚᱭ ᱞᱟᱹᱭ ᱞᱤᱧᱟ ᱛᱮᱦᱮᱧ ᱵᱷᱤᱰᱤᱭᱳ ᱠᱚᱞ ᱠᱟᱛᱮ ᱱᱤᱛᱚᱜ ᱮ ᱞᱟᱹᱭ ᱞᱤᱧᱟ ᱵᱚᱞᱮ ᱟᱫᱚ ᱚᱱᱟ ᱤᱭᱟᱹᱛᱮ ᱟᱹᱞᱤᱧ ᱥᱮᱫ ᱠᱷᱚᱱ ᱟᱹᱰᱤ ᱨᱟᱹᱥᱠᱟᱹ ᱞᱤᱧ ᱟᱹᱭᱠᱟᱹᱣᱮᱫ ᱠᱟᱱᱟ ᱠᱟᱨᱚᱱ ᱟᱹᱞᱤᱧ ᱯᱟᱢ ᱫᱟᱲᱮᱭᱟᱜ ᱠᱷᱟᱡ ᱵᱤᱱᱫᱟᱥ ᱞᱤᱧ ᱪᱟᱞᱟᱣ ᱫᱟᱲᱮᱭᱟᱜ ᱠᱷᱟᱡ ᱪᱟᱵᱟ ᱜᱮᱭᱟ ᱪᱮᱫ ᱮᱢ ᱢᱮᱱᱟ

ᱟᱴᱴᱟ ᱯᱚᱱᱨᱚ ᱠᱷᱚᱱ ᱞᱟᱜᱟᱣ ᱟᱴᱴᱟ ᱯᱚᱱᱨᱚ ᱡᱟᱭᱦᱳᱠ ᱟᱴᱴᱟ ᱯᱚᱱᱨᱚ ᱦᱩᱭᱱᱟ ᱛᱚ ᱟᱹᱰᱤ ᱵᱚᱛᱚᱨ ᱚᱱᱟ ᱵᱤᱨ ᱮᱱᱟᱱ ᱯᱮ ᱧᱮᱞᱮᱫ ᱜᱮᱭᱟ ᱫᱤᱱ ᱨᱮ ᱤᱱᱟᱹᱜ ᱞᱟᱹᱴᱩ ᱵᱤᱨ ᱥᱟᱞᱟ ᱱᱚᱣᱟ ᱧᱤᱫᱟᱹ ᱨᱮ ᱟᱹᱞᱤᱧ ᱢᱚᱛᱚᱡ ᱞᱤᱧ ᱯᱟᱨᱚᱢᱱᱟ ᱵᱟᱝ ᱫᱚ ᱦᱚᱲ ᱞᱤᱧ ᱧᱟᱢ ᱞᱮᱫ ᱠᱚᱣᱟ ᱵᱟᱝ ᱫᱚ ᱪᱤᱞᱤ ᱞᱤᱧ ᱧᱟᱢ ᱞᱮᱫ ᱠᱚᱣᱟ ᱱᱚᱛᱮ ᱠᱷᱚᱱ ᱠᱨᱚᱥᱤᱝ ᱵᱟᱭᱤᱠ ᱛᱟᱦᱮᱸ ᱠᱟᱱ ᱜᱮᱭᱟ ᱵᱟᱨᱭᱟ ᱯᱮᱭᱟ ᱢᱮᱱᱠᱷᱟᱱ ᱟᱹᱰᱤ ᱵᱚᱛᱚᱨ ᱜᱮᱞᱤᱧ ᱟᱹᱭᱠᱟᱹᱣᱮᱫ ᱠᱟᱱ ᱛᱟᱦᱮᱱᱟ ᱦᱩᱫᱤᱥᱚᱜ ᱠᱟᱱ ᱛᱟᱦᱮᱱᱟᱞᱤᱧ ᱟᱛᱨᱟ ᱠᱷᱚᱱ ᱞᱤᱧ ᱨᱩᱣᱟᱹᱲᱚᱜᱼᱟ ᱪᱮᱛᱟ ᱢᱮᱱᱠᱷᱟᱱ ᱩᱯᱟᱹᱭ ᱵᱟᱹᱱᱩᱜᱼᱟ

ᱥᱮ ᱜᱤᱫᱽᱨᱟᱹ ᱢᱮᱱ ᱠᱟᱛᱮ ᱥᱮ ᱫᱟᱫᱟ ᱢᱮᱱ ᱠᱟᱛᱮ ᱫᱟᱭᱟ ᱠᱟᱛᱮ ᱥᱟᱯᱳᱨᱴ ᱤᱧ ᱛᱟᱵᱚᱱ ᱯᱮ ᱛᱚ ᱴᱷᱤᱠ ᱜᱮᱭᱟ ᱢᱟ ᱮᱱᱠᱷᱟᱱ ᱤᱧ ᱥᱮᱫ ᱠᱷᱚᱱ ᱡᱚᱛᱚ ᱠᱚ ᱡᱚᱦᱟᱨ